ᱯᱩᱭᱞᱩ ᱨᱮ ᱥᱟᱱᱟᱢ ᱠᱚᱜᱮ ᱡᱚᱦᱟᱨ ᱟᱨ ᱛᱮᱦᱮᱧᱟᱜ ᱵᱞᱚᱜ ᱨᱮ ᱥᱟᱱᱟᱢ ᱠᱚᱜᱮ ᱥᱟᱹᱜᱩᱱ ᱫᱟᱨᱟᱢ ᱟᱨ ᱪᱮᱫ ᱞᱮᱠᱟ ᱢᱮᱱᱟᱜ ᱯᱮ ᱛᱟᱵᱚᱱᱟ ᱜᱟᱛᱮ ᱠᱚ ᱟᱥᱟᱭᱟᱹᱧ ᱥᱟᱱᱟᱢ ᱠᱚᱜᱮ ᱱᱟᱯᱟᱭ ᱨᱮᱜᱮ ᱢᱮᱱᱟᱜ ᱯᱮ ᱛᱟᱵᱚᱱᱟ ᱯᱟᱞᱮᱱ ᱟᱨ ᱛᱮᱦᱮᱧ ᱫᱚ ᱱᱟᱦᱟᱜ ᱪᱳᱫᱫᱳ ᱡᱟᱱᱩᱣᱟᱨᱤ ᱫᱩ ᱦᱟᱡᱟᱨ ᱪᱷᱟᱵᱵᱤᱥ ᱠᱟᱱ ᱛᱟᱵᱚᱱᱟ ᱢᱮᱱᱫᱚ ᱥᱤᱧ ᱥᱟᱠᱨᱟᱛ ᱠᱟᱱᱟ ᱟᱨ ᱛᱮᱦᱮᱧᱟᱜ ᱪᱮᱫ ᱠᱚ ᱱᱟᱦᱟᱜ ᱤᱧ ᱪᱤᱠᱟᱹ ᱠᱮᱫ ᱛᱟᱵᱚᱱᱟ ᱚᱱᱟ ᱠᱚᱜᱮ ᱠᱟᱹᱴᱤᱡ ᱤᱧ ᱧᱮᱞ ᱪᱚᱯᱮ ᱛᱟᱵᱚᱱᱟ ᱦᱟᱸᱜ ᱛᱚ ᱵᱞᱚᱜᱽ ᱨᱮ ᱠᱚᱱᱴᱤᱱᱤᱭᱩ ᱛᱟᱦᱮᱱ ᱛᱟᱵᱚᱱ ᱯᱮ ᱛᱚᱵᱮ ᱫᱮᱞᱟᱝ ᱵᱚᱱ ᱞᱟᱦᱟ ᱥᱮᱱ ᱵᱷᱤᱰᱤᱭᱳ ᱵᱚᱱ ᱧᱮᱞ ᱠᱟᱜ ᱜᱮ ᱟᱨ ᱱᱚᱣᱟ ᱫᱚ ᱱᱟᱦᱟᱜ ᱟᱫᱣᱟ ᱪᱟᱣᱞᱮᱧ ᱦᱩᱲᱩᱝᱮᱫ ᱛᱟᱵᱚᱱᱟ ᱟᱫᱣᱟ ᱪᱟᱣᱞᱮ ᱦᱩᱲᱩᱝ ᱠᱟᱛᱮ ᱱᱚᱣᱟ ᱨᱮᱱᱟᱜ ᱫᱚ ᱱᱟᱦᱟᱜ ᱦᱚᱞᱚᱝ ᱤᱧ ᱵᱮᱱᱟᱣ ᱛᱟᱵᱚᱱᱟ ᱟᱨ ᱦᱚᱞᱚᱝ ᱵᱮᱱᱟᱣ ᱠᱟᱛᱮ ᱚᱱᱟ ᱫᱚ ᱱᱟᱦᱟᱜ ᱜᱩᱲ ᱯᱤᱴᱷᱟᱹ ᱵᱚᱱ ᱵᱮᱱᱟᱣᱟ

ᱟᱫᱚ ᱜᱟᱛᱮ ᱠᱚ ᱮᱠᱪᱩᱭᱮᱞᱤ ᱨᱮ ᱟᱵᱚ ᱥᱟᱱᱛᱟᱲ ᱠᱚᱣᱟᱜ ᱱᱤᱭᱚᱢ ᱞᱮᱠᱟ ᱛᱮᱫᱚ ᱦᱩᱱᱟᱹᱝ ᱩᱠᱷᱩᱲ ᱨᱮᱜᱮ ᱦᱩᱲᱩᱝ ᱞᱟᱹᱠᱛᱤ ᱠᱟᱱ ᱛᱟᱦᱮᱱᱟ ᱟᱫᱚ ᱩᱠᱷᱩᱲ ᱛᱟᱞᱮ ᱨᱟᱹᱯᱩᱫ ᱟᱠᱟᱱᱟ ᱚᱱᱟ ᱪᱤᱠᱟᱹ ᱱᱟᱦᱟᱜ ᱱᱚᱣᱟ ᱠᱩᱴᱱᱤ ᱨᱮᱜᱮᱧ ᱦᱩᱲᱩᱝ ᱮᱫ ᱛᱟᱵᱚᱱᱟ ᱟᱫᱚᱧ ᱠᱩᱞᱤ ᱵᱟᱲᱟ ᱠᱮᱫᱮᱭᱟ ᱵᱟᱵᱟ ᱢᱮᱱ ᱮᱫᱟᱭ ᱵᱟᱝᱟ ᱠᱩᱴᱱᱤ ᱨᱮᱜᱮ ᱦᱩᱲᱩᱝ ᱢᱮ ᱨᱟᱹᱯᱩᱫ ᱩᱛᱟᱹᱨ ᱟᱠᱟᱱ ᱠᱷᱟᱱ ᱚᱠᱟᱨᱮᱢ ᱧᱟᱢᱟ ᱡᱟᱦᱟᱸ ᱞᱮᱠᱟᱛᱮ ᱠᱟᱹᱢᱤ ᱫᱚ ᱵᱮᱱᱟᱣ ᱦᱩᱭᱩᱜ ᱜᱮᱭᱟ ᱵᱟᱠᱷᱟᱱ ᱦᱟᱸᱜ ᱱᱚᱣᱟ ᱠᱩᱴᱱᱤ ᱨᱮ ᱦᱩᱲᱩᱝ ᱧᱮᱞ ᱛᱮ ᱟᱹᱰᱤ ᱥᱚᱠᱛᱚ ᱯᱮ ᱠᱚᱢᱮᱱᱴ ᱛᱟᱵᱚᱱᱟ ᱟᱫᱚ ᱮᱠᱪᱩᱭᱮᱞᱤ ᱨᱮ ᱩᱠᱷᱩᱲ ᱦᱚᱸ ᱢᱮᱱᱟᱜ ᱜᱮᱭᱟ ᱟᱫᱚ ᱚᱱᱟ ᱦᱟᱸᱜ ᱨᱟᱹᱯᱩᱫ ᱩᱛᱟᱹᱨ ᱟᱠᱟᱱ ᱠᱟᱨᱚᱱ ᱛᱮ ᱱᱟᱦᱟᱜ ᱱᱚᱣᱟᱧ ᱦᱩᱲᱩᱝ ᱮᱫ ᱛᱟᱵᱚᱱᱟ

ᱟᱨ ᱦᱟᱺᱰᱤ ᱠᱚ ᱱᱟᱦᱟᱜ ᱪᱚᱰᱚᱨ ᱠᱟᱹᱢᱤ ᱠᱚᱫᱚ ᱱᱟᱦᱟᱜ ᱤᱧ ᱥᱟᱹᱛ ᱠᱮᱫ ᱛᱟᱵᱚᱱᱟ ᱛᱚ ᱜᱩᱲ ᱯᱤᱴᱷᱟᱹ ᱟᱨ ᱛᱟᱵᱮᱱ ᱠᱚ ᱱᱟᱦᱟᱜ ᱡᱟᱦᱟᱸ ᱵᱮᱱᱟᱣ ᱦᱩᱭ ᱞᱮᱱ ᱛᱟᱦᱮᱱᱟ ᱚᱱᱟ ᱠᱚᱫᱚ ᱱᱟᱦᱟᱜ ᱦᱟᱯᱲᱟᱢ ᱠᱚ ᱧᱩᱛᱩᱢ ᱛᱮᱵᱚᱱ ᱵᱚᱸᱜᱟ ᱵᱳᱨᱳ ᱠᱮᱜᱼᱟ ᱟᱨ ᱵᱚᱸᱜᱟ ᱵᱳᱨᱳ ᱠᱟᱹᱢᱤ ᱠᱚᱫᱚ ᱱᱟᱦᱟᱜ ᱦᱩᱭ ᱥᱟᱹᱛ ᱜᱚᱫ ᱟᱠᱟᱱᱟ ᱟᱫᱚ ᱱᱚᱣᱟ ᱫᱚ ᱱᱟᱦᱟᱜ ᱥᱮᱫᱟᱭ ᱠᱷᱚᱱ ᱜᱚᱲᱚᱢ ᱦᱟᱲᱟᱢ ᱱᱟᱦᱟᱜ ᱮ ᱵᱚᱸᱜᱟ ᱟᱹᱜᱩ ᱟᱠᱟᱫ ᱛᱟᱦᱮᱱᱟ ᱱᱚᱝᱠᱟ ᱜᱮ ᱟᱨ ᱤᱧ ᱵᱟᱵᱟ ᱦᱚᱸ ᱱᱟᱦᱟᱜ ᱚᱱᱠᱟ ᱜᱮ ᱵᱚᱸᱜᱟ ᱟᱹᱜᱩ ᱟᱠᱟᱫ ᱛᱟᱦᱮᱱᱟᱭ ᱟᱫᱚ ᱚᱱᱟ ᱦᱤᱥᱟᱹᱵ ᱛᱮ ᱱᱟᱦᱟᱜ ᱵᱚᱸᱜᱟ ᱵᱩᱨᱩ ᱦᱩᱭᱱᱟ ᱛᱮᱦᱮᱧ ᱫᱚ ᱥᱤᱧ ᱥᱟᱠᱨᱟᱛ ᱠᱟᱱ ᱛᱟᱵᱚᱱᱟ ᱛᱚ ᱟᱫᱚ ᱥᱤᱧ ᱥᱟᱠᱨᱟᱛ ᱧᱩᱛᱩᱢ ᱛᱮ ᱜᱩᱲ ᱯᱤᱴᱷᱟᱹ ᱛᱟᱵᱮᱱ ᱟᱨ ᱦᱟᱺᱰᱤ ᱠᱚ ᱱᱟᱦᱟᱜ ᱞᱟᱜᱟᱜ ᱜᱮᱭᱟ ᱦᱟᱯᱲᱟᱢ ᱠᱚ ᱧᱩᱛᱩᱢ ᱛᱮᱵᱚᱱ ᱵᱚᱸᱜᱟ ᱵᱩᱨᱩᱭᱟ ᱟᱫᱚ ᱚᱱᱟ ᱠᱟᱹᱢᱤ ᱠᱚᱫᱚ ᱱᱟᱦᱟᱜ ᱤᱧ ᱵᱚᱸᱜᱟ ᱵᱩᱨᱩ ᱠᱟᱹᱢᱤ ᱠᱚᱫᱚᱧ ᱥᱟᱹᱛ ᱜᱚᱫ ᱟᱠᱟᱫ ᱛᱟᱵᱚᱱᱟ ᱟᱨ ᱱᱚᱜᱼᱚ ᱱᱚᱝᱠᱟ ᱱᱟᱦᱟᱜ ᱵᱟᱲᱜᱮ ᱥᱮᱫ ᱨᱮ ᱢᱤᱱᱟᱹᱧ ᱛᱟᱵᱚᱱᱟ ᱟᱨ ᱱᱚᱛᱮ ᱨᱮᱜᱮ ᱱᱟᱦᱟᱜ ᱪᱮᱦᱨᱟ ᱧᱚᱜ ᱱᱟᱦᱟᱜ ᱵᱷᱤᱰᱤᱭᱳ ᱠᱚ ᱨᱟᱠᱟᱵ ᱠᱟᱱᱟ ᱛᱚ ᱥᱤᱛᱩᱝ ᱧᱚᱜ ᱠᱷᱟᱡ ᱚᱱᱟᱛᱮ ᱱᱟᱦᱟᱜ ᱱᱚᱛᱮ ᱨᱮᱜᱮ ᱵᱷᱤᱰᱤᱭᱳ ᱠᱚᱧ ᱥᱩᱴᱮᱫ ᱛᱟᱵᱚᱱᱟ ᱛᱚ ᱦᱟᱺᱰᱤ ᱪᱚᱰᱚᱨ ᱠᱟᱹᱢᱤ ᱠᱚᱫᱚ ᱱᱟᱦᱟᱜ ᱤᱧ ᱦᱩᱭ ᱥᱟᱹᱛ ᱜᱚᱫ ᱟᱠᱟᱫ ᱛᱟᱵᱚᱱᱟ ᱟᱫᱚ ᱚᱠᱚᱭ ᱠᱚ ᱚᱠᱟ ᱞᱮᱠᱟ ᱱᱟᱦᱟᱜ ᱥᱤᱧ ᱥᱟᱠᱨᱟᱛ ᱧᱩᱛᱩᱢ ᱛᱮ ᱦᱟᱺᱰᱤ ᱠᱚᱯᱮ ᱪᱚᱰᱚᱨ ᱛᱟᱵᱚᱱᱟ ᱵᱟᱯᱮ ᱪᱚᱰᱚᱨ ᱛᱟᱵᱚᱱᱟ ᱚᱱᱟ ᱫᱚ ᱱᱟᱦᱟᱜ ᱵᱟᱹᱧ ᱢᱮᱱ ᱠᱮᱭᱟ ᱛᱚ ᱠᱚᱢᱮᱱᱴ ᱢᱟᱫᱽᱫᱷᱚᱢ ᱛᱮ ᱱᱟᱦᱟᱜ ᱵᱟᱲᱟᱭ ᱦᱚᱪᱚᱧ ᱛᱟᱵᱚᱱ ᱯᱮ ᱦᱮᱸ ᱥᱮ

ᱯᱩᱨᱟᱹ ᱮᱠᱫᱚᱢ ᱧᱩ ᱡᱳᱨᱫᱟᱨ ᱠᱚ ᱪᱷᱩᱴᱟᱹᱣ ᱠᱟᱱᱟ ᱟᱪᱪᱷᱟ ᱩᱱᱫᱤᱱ ᱢᱟ ᱱᱚᱝᱠᱟ ᱢᱤᱫ ᱰᱨᱮᱥ ᱠᱟᱛᱮ ᱵᱟᱯᱮ ᱦᱤᱡᱩᱜ ᱛᱟᱵᱚᱱᱟ ᱟᱨ ᱛᱮᱦᱮᱧ ᱢᱟ ᱥᱟᱠᱨᱟᱛ ᱞᱮᱠᱟᱱ ᱫᱤᱱ ᱨᱮ ᱯᱩᱨᱟᱹ ᱯᱷᱤᱴ ᱯᱷᱟᱴ ᱢᱤᱫᱴᱟᱝ ᱰᱨᱮᱥ ᱠᱟᱛᱮ ᱯᱮ ᱦᱮᱡ ᱮᱱᱟ ᱟᱨ ᱛᱮᱦᱮᱧ ᱫᱚ ᱜᱟᱹᱲᱤ ᱟᱥᱮᱱ ᱞᱮᱠᱟ ᱥᱮ ᱱᱚᱣᱟ ᱰᱨᱮᱥ ᱫᱚ ᱪᱮᱫ ᱦᱤᱥᱟᱹᱵ ᱯᱮ ᱞᱟᱜᱟᱣ ᱟᱠᱟᱫ ᱛᱟᱵᱚᱱᱟ ᱜᱚᱢᱠᱮ ᱡᱟᱦᱟᱸᱭ

ᱥᱟᱱᱟᱢ ᱟᱞᱮ ᱨᱮᱱ ᱜᱟᱛᱮ ᱵᱚᱭᱦᱟ ᱠᱚᱜᱮ ᱟᱪᱪᱷᱟ ᱟᱫᱚ ᱱᱚᱣᱟ ᱢᱟ ᱱᱟᱦᱟᱜ ᱞᱩᱜᱽᱲᱤ ᱢᱟᱭ ᱞᱩᱜᱽᱲᱤ ᱠᱮᱫ ᱯᱮ ᱜᱮᱭᱟ ᱟᱫᱚ ᱪᱮᱫ ᱦᱤᱥᱟᱹᱵ ᱛᱮ ᱱᱟᱦᱟᱜ ᱞᱩᱜᱽᱲᱤ ᱠᱮᱫ ᱯᱮᱭᱟ ᱞᱩᱜᱽᱲᱤ ᱫᱚ ᱢᱟᱱᱮ ᱟᱡ ᱴᱷᱮᱡ ᱞᱮ ᱠᱟᱹᱢᱤ ᱵᱟᱲᱟᱭᱟ ᱛᱚ ᱵᱟᱨᱚ ᱢᱟᱥ ᱞᱮᱠᱟ ᱟᱪᱪᱷᱟ ᱦᱮᱸ ᱪᱟᱥᱵᱟᱥ ᱠᱚᱨᱮᱱ ᱟᱫᱚ ᱚᱱᱟ ᱦᱤᱥᱟᱹᱵ ᱛᱮ ᱱᱟᱦᱟᱜ

ᱮᱱᱠᱷᱟᱱ ᱫᱤᱱᱟᱹᱢ ᱜᱮ ᱥᱟᱱᱛᱟᱲ ᱠᱚ ᱥᱟᱞᱟᱜ ᱜᱟᱛᱮ ᱜᱟᱛᱮ ᱛᱮᱜᱮ ᱱᱟᱦᱟᱜ ᱵᱟᱝᱞᱟ ᱨᱚᱲ ᱠᱚᱦᱚᱸᱭ ᱦᱤᱲᱤᱧ ᱜᱚᱫᱮᱜᱼᱟ ᱢᱮᱱᱫᱚ ᱟᱠᱚ ᱵᱷᱟᱥᱟ ᱱᱟᱦᱟᱜ ᱮ ᱦᱤᱲᱤᱧ ᱜᱚᱫᱮᱜᱼᱟ ᱟᱫᱚ ᱚᱱᱠᱟ ᱦᱩᱭᱩᱜ ᱜᱮᱭᱟ ᱦᱮᱸ ᱥᱮ ᱟᱨ ᱱᱩᱠᱩ ᱯᱮ ᱧᱮᱞ ᱠᱮᱫ ᱠᱚᱛᱟ ᱵᱚᱱᱟ ᱯᱩᱨᱟᱹ ᱮᱠᱫᱚᱢ ᱡᱳᱨᱫᱟᱨ ᱠᱚ ᱪᱷᱩᱴᱟᱹᱣ ᱠᱟᱱᱟ ᱟᱨ ᱱᱚᱣᱟ ᱢᱩᱪᱟᱹᱫ ᱥᱮᱫ ᱨᱮᱱ ᱟᱨ ᱵᱟᱨ ᱠᱟᱛᱷᱟ ᱜᱟᱱ ᱵᱚᱱ ᱠᱩᱞᱤ ᱠᱤᱱᱟ ᱟᱪᱪᱷᱟ ᱢᱟᱥᱮ ᱟᱹᱵᱤᱱ ᱟᱨ ᱡᱟᱦᱟᱱᱟᱜ ᱞᱟᱹᱭ ᱛᱮᱱᱟᱜ ᱢᱮᱱᱟᱜ ᱠᱷᱟᱱ ᱢᱤᱫ ᱵᱟᱨ ᱠᱟᱛᱷᱟ ᱞᱟᱹᱭ ᱜᱚᱫ ᱛᱟᱵᱚᱱ ᱵᱤᱱ ᱟᱞᱮ ᱢᱟ ᱜᱚᱢᱠᱮ ᱢᱟ ᱱᱟᱦᱟᱜ ᱱᱩᱭ ᱥᱩᱯᱟᱹᱭ ᱜᱚᱢᱠᱮ ᱠᱟᱱ ᱛᱟᱞᱮᱭᱟ

ᱱᱚᱣᱟ ᱛᱮᱜᱮ ᱟᱞᱮ ᱫᱚ ᱟᱹᱰᱤ ᱠᱩᱥᱤ ᱴᱷᱤᱠ ᱦᱮᱸ ᱢᱟᱱᱮ ᱡᱟᱦᱟᱸ ᱟᱞᱮ ᱢᱮᱱᱮᱡᱟᱨ ᱠᱟᱱ ᱛᱟᱞᱮᱭᱟ ᱢᱟᱱᱮ ᱢᱟᱹᱞᱤᱠ ᱥᱩᱯᱟᱹᱭ ᱦᱟᱸᱥᱫᱟ ᱱᱩᱭ ᱫᱚ ᱟᱹᱰᱤ ᱟᱹᱰᱤ ᱥᱟᱨᱦᱟᱣ ᱴᱷᱤᱠ ᱴᱷᱤᱠ ᱟᱨ ᱪᱮᱫ ᱞᱮᱠᱟ ᱥᱟᱱᱟᱢ ᱠᱚᱜᱮ ᱯᱩᱨᱟᱹ ᱮᱠᱫᱚᱢ ᱨᱟᱹᱥᱠᱟᱹ ᱨᱮ ᱢᱮᱱᱟᱜ ᱯᱮ ᱛᱟᱵᱚᱱᱟ ᱛᱚ ᱴᱷᱤᱠ ᱟᱨ ᱱᱚᱝᱠᱟ ᱜᱮ ᱫᱤᱱᱟᱹᱢ ᱜᱮ ᱠᱟᱹᱢᱤ ᱦᱤᱡᱩᱜ ᱛᱟᱵᱚᱱ ᱯᱮ ᱦᱮᱸ ᱥᱮ ᱮᱱᱠᱷᱟᱱ ᱫᱤᱱᱟᱹᱢ ᱫᱤᱱᱟᱹᱢ ᱜᱮ ᱡᱩᱫᱤ ᱱᱚᱝᱠᱟ ᱠᱟᱹᱢᱤ ᱯᱮ ᱦᱤᱡᱩᱜᱼᱟ ᱮᱱᱠᱷᱟᱱ ᱢᱟᱹᱞᱤᱠ ᱦᱚᱸᱭ ᱨᱟᱹᱥᱠᱟᱹᱜᱼᱟ ᱟᱨ ᱟᱞᱮ ᱦᱚᱸ ᱨᱟᱹᱥᱠᱟᱹ ᱞᱮ ᱵᱩᱡᱷᱟᱹᱣᱟ ᱟᱨ ᱱᱚᱝᱠᱟ ᱜᱮ ᱵᱚᱪᱷᱚᱨ ᱫᱤᱱ ᱨᱮ ᱢᱤᱫ ᱫᱚᱢ ᱠᱟᱛᱮ ᱱᱮ ᱰᱨᱮᱥ ᱯᱮ ᱛᱟᱵᱚᱱᱟ ᱦᱳᱭ ᱦᱳᱭ ᱱᱮᱥ ᱜᱮ ᱯᱷᱟᱥᱴ ᱴᱟᱭᱤᱢ ᱮ ᱰᱨᱮᱥ ᱮᱫ ᱯᱮᱭᱟ ᱥᱮ ᱩᱱᱟᱹᱜ ᱫᱤᱱ ᱦᱚᱸ ᱚᱱᱠᱟ ᱫᱚ ᱫᱩ ᱦᱟᱡᱟᱨ ᱯᱚᱸᱪᱤᱥ ᱨᱮᱦᱚᱸ

ᱵᱟᱭ ᱵᱟᱭ ᱞᱟᱹᱭ ᱢᱮ ᱵᱟᱭ ᱵᱟᱭ ᱦᱟᱱᱮ ᱜᱤᱫᱽᱨᱟᱹ ᱦᱚᱯᱚᱱ ᱟᱹᱣᱨᱤ ᱴᱷᱤᱠᱟᱹᱭᱟᱭ ᱦᱩᱰᱤᱧ ᱫᱷᱟᱨᱟ ᱜᱮᱭᱟᱭ ᱛᱚ ᱵᱟᱭ ᱵᱟᱭ ᱠᱚᱦᱚᱸ ᱟᱹᱣᱨᱤ ᱪᱮᱫᱟᱭ ᱛᱚ ᱠᱟᱞᱚᱢ ᱠᱚᱛᱮ ᱫᱚ ᱱᱟᱦᱟᱜ ᱪᱮᱫ ᱜᱚᱫᱟ ᱟᱨ ᱴᱷᱤᱠ ᱜᱮ ᱛᱟᱵᱚᱱᱟ ᱛᱚᱵᱮ ᱵᱷᱤᱰᱤᱭᱳ ᱠᱚ ᱟᱹᱰᱤ ᱡᱤᱞᱤᱧᱚᱜ ᱠᱟᱱᱟ ᱟᱨ ᱵᱷᱤᱰᱤᱭᱳ ᱯᱮ ᱠᱩᱥᱤᱭᱟᱜ ᱠᱷᱟᱱ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱡᱟᱦᱟᱸᱭ ᱠᱚ ᱵᱟᱝ ᱯᱮ ᱥᱟᱵᱥᱠᱨᱟᱭᱤᱵ ᱟᱠᱟᱫ ᱠᱷᱟᱱ ᱫᱚ ᱩᱥᱟᱹᱨᱟ ᱫᱷᱟᱨᱟ ᱥᱟᱵᱥᱠᱨᱟᱭᱤᱵ ᱛᱟᱵᱚᱱ ᱯᱮ ᱟᱨ ᱛᱮᱦᱮᱧᱟᱜ ᱵᱞᱚᱜ ᱫᱚ ᱱᱤᱭᱟᱹ ᱠᱚ ᱢᱮᱱ ᱠᱟᱛᱮ ᱜᱮ ᱱᱚᱰᱮ ᱜᱮᱵᱚᱱ ᱢᱩᱪᱟᱹᱫ ᱠᱟᱜ ᱠᱟᱱᱟ ᱢᱩᱪᱟᱹᱫ ᱨᱮ ᱟᱨ ᱢᱤᱫ ᱫᱷᱟᱣ ᱥᱟᱱᱟᱢ ᱠᱚᱜᱮ